ᱜᱚᱴᱟ ᱛᱮᱦᱮᱧ ᱫᱚ ᱡᱷᱟᱲᱜᱨᱟᱢ ᱠᱷᱚᱲᱚᱜᱽᱯᱩᱨ ᱢᱮᱫᱽᱱᱟᱯᱩᱨ ᱜᱚᱴᱟ ᱫᱟᱬᱟ ᱵᱷᱟᱜᱟᱣ ᱠᱟᱛᱮ ᱛᱮᱦᱮᱧ ᱫᱚ ᱦᱟᱲᱟᱢ ᱮᱨᱞᱟᱜ ᱥᱮᱴᱟᱯ ᱨᱮ ᱢᱤᱱᱟᱹᱧᱟ ᱟᱨ ᱥᱮ ᱪᱮᱫ ᱵᱤᱱ ᱞᱟᱹᱭᱫᱟ ᱮᱠᱫᱚᱢ ᱮᱠᱫᱚᱢ ᱦᱳᱭ ᱟᱫᱚ ᱱᱚᱰᱮ ᱠᱟᱹᱴᱤᱡ ᱜᱚᱝᱠᱮ ᱫᱟᱣ ᱮᱢ ᱠᱟᱜ ᱞᱤᱧᱟ ᱡᱮᱦᱮᱛᱩ ᱟᱹᱞᱤᱧᱟᱜ ᱪᱮᱱᱮᱞ ᱢᱟᱠᱚ ᱰᱤᱞᱮᱴ ᱠᱟᱫᱟ ᱛᱚ ᱫᱟᱭᱟ ᱜᱮ ᱟᱫᱚ ᱞᱤᱧ ᱞᱟᱹᱭᱫᱟ ᱜᱟᱯᱟ ᱠᱷᱚᱱ ᱡᱟᱦᱟᱸᱭ ᱠᱚᱣᱟᱜ ᱡᱩᱫᱤ ᱜᱩᱨᱤᱡ ᱜᱤᱰᱤ ᱠᱟᱹᱢᱤ ᱠᱚ ᱛᱟᱦᱮᱱ ᱠᱷᱟᱱ ᱫᱚ ᱯᱮ ᱤᱢᱟᱹᱧ ᱵᱚᱭᱦᱟ ᱠᱚ ᱡᱚᱛᱚ ᱦᱚᱲ ᱜᱮᱵᱚᱱ ᱵᱟᱲᱟᱭᱟᱵᱚᱱ ᱮᱥᱴᱤ ᱦᱮᱨᱮᱞᱟᱜ ᱪᱮᱱᱮᱞ ᱢᱟ ᱰᱤᱞᱤᱴ ᱟᱠᱟᱱ ᱜᱮᱭᱟ ᱱᱚᱣᱟ ᱢᱟ ᱡᱚᱛᱚ ᱥᱟᱱᱟᱢ ᱦᱚᱲ ᱜᱮᱵᱚᱱ ᱵᱟᱲᱟᱭᱟ ᱟᱨ ᱡᱚᱛᱚ ᱦᱚᱲ ᱜᱮᱵᱚᱱ ᱟᱸᱡᱚᱢ ᱟᱠᱟᱫᱼᱟ ᱟᱨ ᱟᱡ ᱛᱮᱦᱚᱸᱭ ᱞᱟᱹᱭ ᱟᱠᱟᱫ ᱡᱮ ᱤᱧᱟᱹᱜ ᱥᱮᱠᱮᱱᱰ ᱪᱮᱱᱮᱞ ᱡᱟᱦᱟᱸ ᱛᱟᱦᱮᱸ ᱠᱟᱱᱟ ᱰᱮᱰ ᱤᱡ ᱵᱮᱠ ᱚᱱᱟ ᱫᱚ ᱯᱩᱨᱟᱹ ᱰᱤᱞᱤᱴ ᱟᱠᱟᱱᱟ ᱚᱱᱟ ᱨᱮᱫᱚ ᱡᱟᱹᱥᱛᱤ ᱱᱟᱜ ᱵᱚᱱ ᱫᱚᱥ ᱟᱠᱟᱫᱟ ᱞᱚᱵᱚ ᱦᱟᱸᱥᱫᱟ ᱤᱫᱤ ᱠᱟᱛᱮ ᱜᱮ ᱰᱤᱞᱤᱴ ᱟᱠᱟᱱᱟ ᱢᱮᱱᱛᱮ ᱡᱚᱛᱚ ᱦᱚᱲ ᱵᱚᱱ ᱵᱟᱲᱟᱭᱟ ᱯᱩᱭᱞᱩ ᱨᱮ ᱥᱟᱱᱟᱢ ᱠᱚ ᱡᱚᱦᱟᱨ ᱜᱮ ᱤᱧ ᱜᱮ ᱯᱤ ᱮᱥ ᱡᱤ ᱮᱠᱥᱯᱨᱮᱥ ᱪᱮᱱᱮᱞ ᱯᱟᱦᱴᱟ ᱠᱷᱚᱱ ᱟᱯᱮ ᱠᱚ ᱥᱟᱹᱜᱩᱱ ᱟᱠᱟᱱ ᱛᱚᱵᱮ ᱟᱠᱚ ᱛᱮᱦᱮᱧ ᱫᱚ ᱟᱨ ᱢᱤᱫᱴᱟᱝ ᱤᱱᱴᱟᱨᱮᱥᱴᱤᱝ ᱵᱷᱤᱰᱤᱭᱳ ᱟᱹᱜᱩ ᱠᱟᱛᱮᱧ ᱦᱮᱡ ᱟᱠᱟᱱ ᱚᱱᱟᱛᱮ ᱤᱧᱟᱹᱜ ᱟᱥᱟ ᱱᱚᱣᱟ ᱵᱷᱤᱰᱤᱭᱳ ᱯᱷᱟᱥᱴ ᱠᱷᱚᱱ ᱞᱟᱥᱴ ᱦᱟᱹᱨᱤᱡ ᱧᱮᱞ ᱛᱟᱵᱚᱱ ᱯᱮ ᱤᱱᱟᱹᱠᱷᱟᱱ ᱡᱚᱛᱚ ᱠᱟᱛᱷᱟ ᱯᱮ ᱵᱟᱲᱟᱭ ᱫᱟᱲᱮᱭᱟᱜ ᱛᱟᱵᱚᱱ ᱛᱚ ᱵᱚᱭᱦᱟ ᱠᱚ ᱨᱚᱯᱚᱲᱟ ᱡᱟᱦᱟᱸ ᱚᱱᱟ ᱮᱥ ᱴᱤ ᱦᱮᱨᱮᱞᱟᱜ ᱪᱮᱱᱮᱞ ᱰᱤᱞᱤᱴ ᱟᱠᱟᱱ ᱪᱮᱫ ᱞᱮᱠᱟᱨᱮ ᱰᱤᱞᱤᱴ ᱮᱱᱛᱮ ᱟᱨ ᱪᱮᱫᱟᱜ ᱰᱤᱞᱤᱴ ᱮᱱᱛᱮ ᱚᱱᱟ ᱠᱚ ᱤᱫᱤ ᱠᱟᱛᱮ ᱜᱮᱵᱚᱱ ᱨᱚᱯᱚᱲᱟ ᱟᱨ ᱥᱟᱹᱨᱤ ᱠᱟᱛᱷᱟ ᱫᱚ ᱪᱮᱫ ᱠᱟᱱᱟ ᱤᱱᱟᱹᱠᱷᱟᱱ ᱡᱚᱛᱚ ᱦᱚᱲ ᱛᱚᱞᱟᱥ ᱠᱟᱛᱮ ᱵᱚᱱ ᱧᱟᱢ ᱫᱟᱲᱮᱭᱟᱜᱼᱟ ᱟᱨ ᱵᱟᱝ ᱡᱚᱛᱚ ᱦᱚᱲ ᱵᱚᱱ ᱵᱟᱲᱟᱭ ᱫᱟᱲᱮᱭᱟᱜᱼᱟ ᱤᱱᱟᱹᱠᱷᱟᱱ ᱡᱚᱛᱚ ᱦᱚᱲ ᱵᱚᱱ ᱠᱚᱱᱯᱷᱟᱨᱢ ᱩᱛᱟᱹᱨᱚᱜᱼᱟ ᱡᱮ ᱯᱨᱚᱠᱩᱛᱚᱨᱮ ᱰᱤᱞᱤᱴ ᱟᱠᱟᱱᱟ ᱪᱮᱫ ᱠᱷᱟᱹᱛᱤᱨ ᱦᱮᱸ ᱛᱚ ᱦᱩᱭ ᱫᱟᱲᱮᱭᱟᱜᱼᱟ ᱚᱱᱟ ᱠᱷᱟᱹᱛᱤᱨ ᱦᱚᱸ ᱰᱤᱞᱤᱴ ᱠᱟᱱᱟ ᱠᱤ ᱟᱨ ᱡᱟᱦᱟᱱ ᱠᱷᱟᱹᱛᱤᱨ ᱦᱚᱸ ᱰᱤᱞᱤᱴ ᱠᱟᱱᱟ ᱱᱚᱣᱟ ᱠᱟᱛᱷᱟ ᱵᱟᱵᱚᱱ ᱢᱮᱱ ᱫᱟᱲᱮᱭᱟᱜ ᱠᱟᱱᱟ ᱠᱷᱟᱹᱞᱤ ᱟᱵᱚ ᱫᱚ ᱯᱟᱜᱽᱞᱟ ᱯᱟᱜᱽᱞᱤ ᱦᱚᱲ ᱞᱮᱠᱟ ᱟᱹᱛᱷᱟᱹᱲᱤ ᱵᱚᱱ ᱵᱚᱠᱚᱜ ᱠᱟᱱᱟ ᱡᱮ ᱟᱵᱚ ᱞᱚᱵᱚ ᱦᱟᱸᱥᱫᱟ ᱵᱚᱱ ᱫᱚᱥ ᱚᱱᱟ ᱠᱚ ᱤᱫᱤ ᱠᱟᱛᱮ ᱯᱟᱜᱽᱞᱤ ᱠᱩᱲᱤ ᱛᱮᱦᱮᱧ ᱥᱟᱵ ᱠᱟᱛᱮᱧ ᱟᱹᱜᱩ ᱠᱟᱫᱮ ᱛᱟᱵᱚᱱᱟ ᱯᱟᱜᱽᱞᱤ ᱠᱩᱲᱤ ᱱᱚᱣᱟ ᱨᱮ ᱪᱮᱫ ᱢᱮᱱ ᱟᱠᱟᱫᱼᱟ ᱩᱱᱤᱭᱟᱜ ᱠᱟᱛᱷᱟ ᱜᱮ ᱫᱮᱞᱟ ᱵᱚᱱ ᱟᱸᱡᱚᱢ ᱞᱟᱹᱜᱤᱫ ᱤᱱᱟᱹ ᱯᱚᱨᱮ ᱟᱵᱚ ᱵᱚᱱ ᱨᱚᱯᱚᱲᱟ ᱫᱮᱞᱟ ᱵᱚᱱ ᱛᱚᱵᱮ ᱯᱟᱜᱽᱞᱤ ᱠᱩᱲᱤᱭᱟᱜ ᱠᱟᱛᱷᱟ ᱠᱟᱹᱴᱤᱡ ᱵᱚᱱ ᱟᱸᱡᱚᱢ ᱥᱟᱱᱟᱢ ᱠᱚᱜᱮ ᱡᱚᱦᱟᱨ ᱟᱥᱟ ᱟᱹᱧ ᱟᱹᱰᱤ ᱢᱚᱡᱽ ᱜᱮ ᱢᱮᱱᱟᱜ ᱯᱮ ᱤᱧ ᱦᱚᱸ ᱯᱟᱭᱫᱟ ᱫᱚ ᱟᱹᱰᱤ ᱜᱮ ᱢᱚᱡᱽ ᱢᱮᱱᱟᱜᱼᱟ ᱡᱚᱛᱚ ᱦᱚᱲᱟᱜ ᱥᱟᱹᱜᱩᱱ ᱫᱟᱨᱟ ᱢᱮᱱᱟᱜᱼᱟ ᱯᱟᱜᱽᱞᱤ ᱠᱩᱲᱤ ᱛᱤᱦᱤᱧ ᱫᱤᱱᱚᱜ ᱧᱮᱞᱚᱜ ᱠᱟᱱᱟ ᱡᱮ ᱰᱮᱰ ᱤᱡ ᱵᱮᱜ ᱡᱮᱴᱟ ᱪᱟᱨᱮᱞ ᱛᱚ ᱚᱱᱟ ᱡᱤᱱᱤᱥ ᱚᱱᱟ ᱭᱩᱴᱩᱵᱽ ᱪᱮᱱᱮᱞ ᱠᱚ ᱰᱤᱞᱤᱴ ᱠᱮᱫᱟ ᱛᱚ ᱤᱧ ᱢᱤᱫᱴᱮᱱ ᱠᱟᱛᱷᱟ ᱩᱱᱤ ᱞᱚᱵᱚ ᱵᱚᱫᱟ ᱴᱷᱮᱱ ᱢᱮᱱᱟ ᱡᱮ ᱵᱤᱛᱩᱡ ᱢᱮ ᱟᱨ ᱢᱤᱫ ᱫᱚᱢ ᱚᱱᱟ ᱥᱩᱱᱩᱭ ᱩᱴᱩᱢ ᱵᱟᱝ ᱠᱷᱟᱨᱟ ᱩᱴᱩᱢ ᱟᱞᱟᱝ ᱚᱱᱟ ᱫᱚ ᱟᱢᱟᱜ ᱢᱟ ᱫᱷᱟᱲᱟᱨ ᱢᱟ ᱫᱚᱢ ᱢᱟ ᱵᱟᱹᱱᱩᱜ ᱛᱟᱢ ᱚᱱᱟᱛᱮ ᱟᱢ ᱫᱚ ᱡᱟᱥᱴ ᱠᱤᱢ ᱣᱮᱴ ᱮᱫ ᱛᱟᱦᱮᱱᱚᱜᱼᱟ ᱡᱮ ᱪᱤᱠᱟᱛᱮ ᱯᱤ ᱪᱟᱨ ᱪᱟᱨ ᱴᱤ ᱤᱭᱟᱹ ᱨᱮ ᱵᱷᱤᱰᱤᱭᱳ ᱨᱮ ᱟᱢᱟᱜ ᱡᱟᱛᱮ ᱠᱞᱤᱯ ᱡᱟᱛᱮ ᱠᱚ ᱭᱩᱡᱽ ᱚᱱᱟ ᱣᱮᱴ ᱨᱮᱜᱮ ᱟᱢᱮᱢ ᱛᱟᱦᱮᱸ ᱠᱟᱱᱟ ᱛᱟᱦᱞᱮ ᱟᱢ ᱵᱩᱡᱷᱟᱹᱣ ᱢᱮ ᱛᱤᱱᱟᱹᱜ ᱜᱟᱱ ᱡᱚᱜᱷᱚᱱᱱᱚ ᱪᱚᱫᱟ ᱦᱚᱲ ᱠᱟᱱᱟᱢ ᱟᱨ ᱟᱢ ᱴᱷᱮᱡ ᱠᱷᱚᱱ ᱟᱞᱮ ᱫᱚ ᱟᱥᱟ ᱟᱞᱮ ᱫᱚ ᱠᱟᱱᱟ ᱩᱱᱤ ᱩᱱᱤ ᱵᱚᱠᱟ ᱪᱚᱫᱟ ᱜᱟᱱ ᱦᱚᱲᱟᱜ ᱠᱟᱛᱷᱟ ᱟᱞᱮ ᱢᱟᱱᱮ ᱟᱞᱮ ᱩᱱᱤ ᱴᱷᱮᱡ ᱪᱮᱛᱟᱱ ᱟᱞᱮ ᱞᱮ ᱤᱭᱟᱹᱜᱼᱟ ᱯᱟᱹᱛᱭᱟᱹᱞᱮ ᱥᱮ ᱩᱱᱤ ᱴᱷᱮᱡ ᱟᱞᱮ ᱪᱮᱫ ᱞᱮ ᱟᱥᱟ ᱫᱟᱲᱮᱭᱟᱜᱼᱟ ᱡᱮᱴᱟ ᱟᱡ ᱟᱭᱳᱣᱟ ᱵᱷᱟᱸᱰᱟᱱ ᱨᱮ ᱯᱩᱥᱯᱟ ᱨᱟᱡᱽ ᱚᱱᱠᱟ ᱯᱩᱥᱯᱟ ᱤᱭᱟᱹ ᱪᱮᱫ ᱠᱚ ᱢᱮᱱᱟ ᱡᱷᱩᱠᱮᱜᱟ ᱱᱟᱦᱤ ᱥᱟᱞᱟ ᱚᱱᱟ ᱯᱳᱥᱴ ᱠᱟᱛᱮ ᱚᱱᱟ ᱵᱷᱟᱸᱰᱟᱱ ᱨᱮ ᱨᱮ ᱮᱯᱤᱥᱳᱰ ᱯᱮ ᱮᱯᱤᱥᱳᱰ ᱟᱡ ᱢᱟᱱᱮ ᱟᱭᱳᱣᱟᱜ ᱵᱷᱟᱸᱰᱟᱱ ᱞᱟᱹᱜᱤᱫ ᱛᱮ ᱚᱱᱟ ᱯᱟᱭᱥᱟ ᱤᱱᱠᱟᱢᱟ ᱭᱩᱴᱤᱭᱩᱵᱽ ᱠᱷᱚᱡ ᱩᱱᱤ ᱰᱤᱝᱜᱽᱨᱟ ᱪᱚᱫᱟ ᱮᱝᱲᱟᱝ ᱦᱚᱲ ᱟᱢ ᱢᱟ ᱛᱤᱦᱤᱧ ᱢᱤᱫ ᱦᱚᱲ ᱟᱨ ᱪᱮᱱᱮᱞ ᱮᱢ ᱰᱤᱞᱤᱴ ᱦᱚᱪᱚ ᱠᱟᱫᱟ ᱟᱢ ᱞᱟᱢᱮ ᱢᱤᱫ ᱦᱚᱲ ᱟᱢ ᱠᱚ ᱨᱚᱲ ᱠᱮᱫ ᱢᱮᱛᱮ ᱤᱱᱟᱹᱜ ᱜᱟᱱ ᱢᱟᱱᱮ ᱠᱚᱱᱟ ᱰᱮᱠᱮ ᱵᱷᱮᱸᱫᱟ ᱠᱚ ᱟᱢᱟᱜ ᱯᱟᱴᱯᱟᱲᱟ ᱩᱱᱤ ᱫᱚ ᱦᱩᱭᱩᱜ ᱠᱟᱱᱟ ᱵᱷᱩᱜᱟᱹᱜ ᱞᱟᱵᱟᱨ ᱱᱤᱭᱟᱹ ᱫᱚ ᱥᱟᱹᱨᱤ ᱠᱟᱛᱷᱟ ᱮᱠᱫᱚᱢ ᱯᱷᱤᱴ ᱮᱠᱫᱚᱢ ᱩᱱᱤ ᱦᱮᱨᱟᱞ ᱴᱷᱮᱡ ᱫᱚ ᱱᱤᱭᱟᱹ ᱜᱮ ᱯᱷᱤᱴ ᱮᱠᱫᱚᱢ ᱯᱷᱤᱴ ᱜᱮᱭᱟ ᱡᱮ ᱱᱩᱭ ᱫᱚ ᱠᱟᱱᱟᱭ ᱵᱷᱩᱜᱟᱹᱜ ᱞᱟᱵᱟᱨ ᱩᱱᱤ ᱵᱷᱩᱜᱟᱹᱜ ᱠᱷᱚᱡ ᱩᱱᱤ ᱵᱷᱩᱜᱟᱹᱜ ᱡᱩᱫᱤ ᱵᱟᱭ ᱧᱮᱞᱟ ᱵᱟᱝ ᱫᱤᱱᱮ ᱨᱟᱛᱤ ᱛᱟᱦᱞᱮ ᱫᱚ ᱡᱷᱟᱱ ᱡᱷᱟᱱᱟᱣ ᱠᱟᱛᱮ ᱜᱚᱡ ᱩᱛᱟᱹᱨᱚᱜᱼᱟ ᱱᱚᱝᱠᱟᱱ ᱚᱱᱠᱟᱱ ᱵᱚᱠᱟ ᱪᱚᱫᱟ ᱦᱚᱲ ᱠᱟᱱᱟᱭ ᱚᱱᱮᱧ ᱞᱟᱹᱭ ᱠᱟᱣᱫᱟ ᱱᱤᱡᱮᱨ ᱢᱟᱭᱟᱝ ᱥᱚᱢᱯᱚᱨᱠᱚ ᱦᱚᱸ ᱯᱟᱞᱮ ᱵᱟᱭ ᱧᱮᱞ ᱴᱷᱤᱠᱟ ᱚᱠᱚ ᱵᱟᱰᱟᱭ ᱟᱭᱨᱮᱱ ᱟᱯᱟᱛ ᱛᱮ ᱯᱟᱞᱮ ᱠᱤᱪᱷᱩ ᱵᱚᱪᱷᱚᱨ ᱪᱟᱞᱟᱣ ᱞᱮᱱᱠᱷᱟᱱ ᱜᱤᱫᱽᱨᱟᱹ ᱢᱟᱭ ᱞᱟᱹᱴᱩᱜ ᱠᱟᱱ ᱛᱟᱭ ᱚᱠᱚ ᱵᱟᱰᱟᱭ ᱦᱚᱯᱚᱱ ᱦᱚᱯᱚᱱ ᱨᱮ ᱛᱟᱨᱦᱚᱸ ᱧᱮᱞ ᱴᱷᱤᱠᱮᱭᱟᱭ ᱥᱮ ᱵᱟᱝ ᱱᱩᱭ ᱱᱚ ᱞᱚᱵᱚ ᱢᱟᱱᱮ ᱪᱮᱫ ᱠᱟᱱᱟ ᱱᱩᱭ ᱫᱚ ᱠᱟᱱᱟᱭ ᱵᱷᱩᱜᱟᱹᱜ ᱞᱟᱵᱷᱟᱨ ᱢᱟᱱᱮ ᱪᱮᱫ ᱠᱟᱱᱟ ᱵᱚᱠᱚᱲ ᱵᱚᱫᱟ ᱢᱮᱨᱚᱢ ᱵᱚᱫᱟ ᱡᱮᱴᱟ ᱠᱚ ᱢᱮᱱ ᱠᱟᱫᱟ ᱛᱚ ᱵᱚᱭᱦᱟ ᱠᱚ ᱯᱟᱜᱞᱤ ᱠᱩᱲᱤᱭᱟᱜ ᱠᱟᱛᱷᱟ ᱦᱚᱸ ᱵᱚᱱ ᱟᱸᱡᱚᱢ ᱠᱮᱫ ᱜᱮᱭᱟ ᱯᱟᱜᱞᱤ ᱠᱩᱲᱤ ᱦᱚᱸ ᱥᱮ ᱞᱚᱵᱚ ᱦᱟᱸᱥᱫᱟ ᱪᱮᱛᱟᱱ ᱨᱮᱜᱮ ᱰᱤᱯᱮᱱᱰ ᱮᱜᱼᱟ ᱛᱚ ᱟᱵᱚ ᱡᱩᱫᱤ ᱡᱚᱛᱚ ᱦᱚᱲ ᱜᱮ ᱞᱚᱵᱚ ᱦᱟᱸᱥᱫᱟ ᱪᱮᱛᱟᱱ ᱨᱮᱵᱚᱱ ᱰᱤᱯᱮᱱᱰ ᱠᱷᱟᱱ ᱫᱚ ᱠᱟᱛᱷᱟ ᱪᱮᱫ ᱪᱤᱠᱟᱹᱭᱟ ᱱᱤᱡ ᱟᱵᱚ ᱯᱨᱚᱠᱩᱛ ᱨᱮ ᱵᱟᱵᱚᱱ ᱵᱟᱲᱟᱭᱟ ᱡᱮ ᱪᱮᱱᱟᱞ ᱰᱤᱞᱤᱴ ᱠᱟᱱᱟ ᱪᱮᱫ ᱠᱷᱟᱹᱛᱤᱨ ᱱᱚᱣᱟ ᱠᱟᱛᱷᱟ ᱢᱟ ᱚᱠᱚᱭ ᱦᱚᱸ ᱵᱟᱵᱚᱱ ᱵᱟᱲᱟᱭ ᱟᱠᱟᱫ ᱥᱮ ᱵᱟᱵᱚᱱ ᱟᱸᱡᱚᱢ ᱟᱠᱟᱫ ᱚᱱᱟ ᱠᱷᱟᱹᱛᱤᱨ ᱤᱧᱟᱹᱜ ᱢᱮᱱ ᱫᱚ ᱟᱹᱛᱷᱟᱹᱲᱤ ᱵᱤᱱᱟᱹ ᱫᱳᱥ ᱛᱮ ᱟᱨ ᱢᱤᱫ ᱦᱚᱲ ᱵᱚᱱ ᱫᱳᱥ ᱜᱤᱰᱤ ᱠᱟᱭ ᱠᱟᱱᱟ ᱱᱚᱣᱟ ᱫᱚ ᱱᱟᱜ ᱟᱹᱰᱤ ᱢᱟᱨᱟᱝ ᱵᱷᱩᱞ ᱵᱚᱱ ᱠᱟᱹᱢᱤ ᱠᱟᱱ ᱜᱮᱭᱟ ᱡᱟᱦᱟᱸ ᱡᱤᱱᱤᱥ ᱠᱚᱨᱮ ᱟᱵᱚ ᱴᱷᱮᱱ ᱯᱨᱩᱯ ᱵᱟᱹᱱᱩᱜᱼᱟ ᱱᱟ ᱚᱱᱟ ᱵᱤᱱᱟᱹ ᱯᱨᱩᱯ ᱨᱮ ᱛᱮᱦᱮᱧ ᱡᱩᱫᱤ ᱟᱵᱚ ᱞᱚᱵᱚ ᱦᱟᱸᱥᱫᱟ ᱪᱮᱛᱟᱱ ᱨᱮ ᱱᱚᱣᱟ ᱮᱞᱤᱜᱮᱥᱚᱱ ᱵᱚᱱ ᱞᱟᱜᱟᱭᱟ ᱱᱚᱣᱟ ᱫᱚ ᱟᱹᱰᱤ ᱢᱟᱨᱟᱝ ᱵᱷᱩᱞ ᱵᱚᱱ ᱠᱟᱹᱢᱤ ᱠᱟᱱᱟ ᱟᱹᱰᱤ ᱢᱟᱨᱟᱝ ᱵᱟᱹᱲᱤᱡ ᱵᱚᱱ ᱠᱟᱹᱢᱤ ᱠᱟᱱᱟ ᱛᱚ ᱵᱚᱭᱦᱟ ᱠᱚ ᱡᱟᱦᱟᱸ ᱜᱮ ᱢᱮᱱᱟᱜ ᱟᱠᱟᱫ ᱵᱚᱱ ᱡᱟᱦᱟᱸ ᱜᱮ ᱤᱭᱩᱴᱩᱵᱟᱨ ᱢᱮᱱᱟᱜ ᱟᱠᱟᱫ ᱵᱚᱱ ᱡᱷᱚᱛᱚ ᱦᱚᱲ ᱠᱚᱴᱷᱮᱱ ᱤᱧᱟᱹᱜ ᱚᱱᱩᱨᱳᱫᱷ ᱛᱟᱦᱮᱱ ᱠᱟᱱᱟ ᱡᱮ ᱞᱚᱵᱚ ᱦᱟᱸᱥᱫᱟ ᱵᱟᱨᱮᱛᱮ ᱡᱟᱦᱟᱸ ᱛᱮᱜᱮ ᱛᱤᱱᱟᱹᱜ ᱜᱮ ᱵᱷᱤᱰᱤᱭᱳ ᱵᱚᱱ ᱵᱮᱱᱟᱣ ᱟᱠᱟᱫ ᱱᱚᱣᱟ ᱮᱥ ᱴᱤ ᱦᱟᱨᱮᱞᱟᱜ ᱪᱮᱱᱮᱞ ᱰᱤᱞᱤᱴ ᱤᱫᱤ ᱛᱮ ᱢᱮᱱᱠᱷᱟᱱ ᱡᱟᱦᱟᱸ ᱵᱮᱱᱟᱣ ᱟᱠᱟᱱᱟ ᱵᱮᱱᱟᱣ ᱟᱠᱟᱱᱟ ᱟᱫᱚ ᱱᱤᱭᱟᱹ ᱯᱚᱨᱮ ᱫᱚ ᱟᱞᱚᱯᱮ ᱵᱮᱱᱟᱣ ᱛᱟᱵᱚᱱᱟ ᱱᱚᱣᱟ ᱫᱚ ᱢᱤᱫᱴᱟᱝ ᱠᱟᱛᱷᱟ ᱩᱭᱦᱟᱹᱨ ᱠᱟᱜ ᱛᱟᱵᱚᱱ ᱯᱮ ᱵᱤᱱᱟᱹ ᱫᱩᱥ ᱛᱮ ᱵᱤᱱᱟᱹ ᱯᱨᱩᱯ ᱛᱮ ᱵᱤᱱᱟᱹ ᱯᱨᱚᱢᱟण ᱛᱮ ᱟᱨ ᱢᱤᱫ ᱦᱚᱲ ᱫᱚᱥ ᱫᱚ ᱱᱟᱦᱟᱜ ᱟᱹᱰᱤ ᱢᱟᱨᱟᱝ ᱯᱟᱯ ᱠᱟᱱᱟ ᱟᱨ ᱵᱟᱝ ᱵᱷᱩᱞ ᱵᱚᱱ ᱢᱮᱛᱟᱜ ᱠᱟᱱᱟ ᱛᱚ ᱡᱚᱛᱚ ᱦᱚᱲᱟᱜ ᱢᱚᱱᱮ ᱨᱮᱜᱮ ᱡᱚᱛᱚ ᱦᱚᱲᱟᱜ ᱟᱛᱢᱟ ᱨᱮᱜᱮ ᱱᱚᱣᱟ ᱠᱟᱛᱷᱟ ᱵᱤᱪᱟᱹᱨ ᱛᱟᱵᱚᱱ ᱢᱟ ᱟᱨ ᱡᱚᱛᱚ ᱦᱚᱲ ᱜᱮ ᱚᱱᱟ ᱱᱟᱯᱟᱭ ᱰᱟᱦᱟᱨ ᱦᱚᱲᱛᱮ ᱦᱚᱨᱛᱮ ᱛᱟᱲᱟᱢ ᱞᱟᱹᱜᱤᱫ ᱵᱚᱱ ᱪᱮᱥᱴᱟᱭ ᱢᱟ ᱛᱚ ᱵᱚᱭᱦᱟ ᱠᱚ ᱪᱮᱱᱮᱞ ᱰᱤᱞᱤᱴ ᱨᱮᱱᱟᱜ ᱫᱚ ᱟᱹᱰᱤ ᱜᱟᱱ ᱨᱤᱡᱤᱱ ᱦᱩᱭ ᱫᱟᱲᱮᱭᱟᱜᱼᱟ ᱪᱮᱫᱟᱜ ᱥᱮ ᱚᱱᱠᱟ ᱠᱟᱛᱮ ᱦᱚᱸ ᱪᱮᱱᱮᱞ ᱰᱤᱞᱤᱴᱚᱜ ᱠᱟᱱ ᱜᱮᱛᱟ ᱠᱚᱣᱟ ᱟᱨ ᱡᱮ ᱢᱤᱫ ᱦᱚᱲ ᱜᱮ ᱰᱤᱞᱤᱴ ᱮᱜᱼᱟ ᱥᱮ ᱩᱱᱤ ᱤᱫᱤ ᱠᱟᱛᱮ ᱜᱮ ᱰᱤᱞᱤᱴᱚᱜ ᱠᱟᱱᱟ ᱚᱱᱟ ᱠᱟᱛᱷᱟ ᱫᱚ ᱚᱱᱠᱟ ᱫᱚ ᱵᱟᱝ ᱠᱟᱱᱟ ᱛᱚ ᱪᱮᱱᱮᱞ ᱰᱤᱞᱤᱴᱚᱜ ᱨᱮᱱᱟᱜ ᱫᱚ ᱟᱹᱰᱤ ᱜᱟᱱ ᱜᱟᱭᱤᱰᱞᱟᱭᱤᱱ ᱢᱮᱱᱟᱜ ᱟᱹᱱᱤᱡ ᱟᱨ ᱤᱭᱩᱴᱩᱵᱽ ᱦᱚᱸ ᱱᱤᱛᱚᱜ ᱱᱟᱣᱟ ᱱᱟᱣᱟ ᱜᱟᱭᱤᱰᱞᱟᱭᱤᱱ ᱵᱮᱱᱟᱣᱮᱜᱼᱟ ᱚᱱᱟ ᱠᱚ ᱤᱫᱤ ᱠᱟᱛᱮ ᱦᱩᱭ ᱦᱚᱸᱛᱚ ᱦᱩᱭ ᱫᱟᱲᱮᱭᱟᱜᱼᱟ ᱰᱤᱞᱤᱴ ᱠᱚᱜᱼᱟ ᱚᱱᱟ ᱠᱷᱟᱹᱛᱤᱨ ᱦᱚᱸ ᱰᱤᱞᱤᱴ ᱟᱠᱟᱱ ᱜᱮᱪᱚᱝ ᱵᱟᱝ ᱞᱟᱹᱭᱚᱜᱚᱜ ᱠᱟᱱᱟ ᱛᱚ ᱮᱥ ᱴᱤ ᱦᱮᱨᱮᱞ ᱫᱟᱫᱟ ᱟᱢ ᱦᱚᱸ ᱱᱤᱱᱟᱹ ᱠᱟᱛᱷᱟᱧ ᱢᱮᱛᱟᱢ ᱠᱟᱱᱟ ᱡᱮ ᱞᱚᱵᱚ ᱦᱟᱸᱥᱫᱟ ᱪᱮᱛᱟᱱ ᱨᱮᱫᱚ ᱮᱞᱤᱠᱮᱥᱚᱱ ᱟᱞᱚᱢ ᱞᱟᱜᱟᱣ ᱟᱨ ᱞᱚᱵᱚ ᱦᱟᱸᱥᱫᱟ ᱤᱫᱤ ᱠᱟᱛᱮ ᱫᱚ ᱵᱟᱹᱲᱤᱡ ᱟᱞᱚᱢ ᱛᱚ ᱡᱟᱦᱟᱸ ᱟᱠᱟᱱ ᱜᱮ ᱚᱱᱟ ᱪᱮᱱᱮᱞ ᱡᱩᱫᱤ ᱧᱟᱢ ᱨᱩᱣᱟᱹᱲᱚᱜ ᱠᱟᱱ ᱧᱟᱢ ᱨᱩᱣᱟᱹᱲᱚᱜ ᱜᱮᱭᱟ ᱱᱟᱦᱟᱜ ᱟᱢ ᱡᱩᱫᱤ ᱪᱮᱥᱴᱟ ᱴᱨᱟᱭ ᱨᱮᱢ ᱛᱟᱦᱮᱱ ᱠᱷᱟᱱ ᱫᱚ ᱧᱟᱢ ᱨᱩᱣᱟᱹᱲ ᱜᱮᱭᱟ ᱯᱟᱞᱮ ᱟᱨ ᱞᱚᱵᱚ ᱦᱟᱸᱥᱫᱟ ᱤᱫᱤ ᱠᱟᱛᱮ ᱫᱚ ᱡᱟᱦᱟᱸ ᱛᱤᱱᱟᱹᱜ ᱜᱮᱵᱚᱱ ᱵᱮᱱᱟᱣᱮᱫ ᱵᱷᱤᱰᱤᱭᱳ ᱱᱚᱣᱟ ᱠᱚᱫᱚ ᱟᱹᱰᱤ ᱢᱟᱨᱟᱝ ᱵᱷᱩᱞ ᱵᱚᱱ ᱠᱟᱹᱢᱤ ᱠᱟᱱᱟ ᱪᱮᱫᱟᱜ ᱥᱮ ᱟᱵᱚ ᱫᱚ ᱩᱱᱤ ᱤᱫᱤ ᱠᱟᱛᱮ ᱵᱮᱥ ᱵᱷᱤᱰᱤᱭᱳ ᱫᱚ ᱵᱟᱵᱚᱱ ᱵᱮᱱᱟᱣᱟ ᱩᱱᱤ ᱤᱫᱤ ᱠᱟᱛᱮ ᱠᱷᱟᱨᱟᱯ ᱵᱷᱤᱰᱤᱭᱳ ᱠᱚᱵᱚᱱ ᱵᱮᱱᱟᱣᱮᱫᱼᱟ ᱯᱟᱜᱽᱞᱤ ᱠᱩᱲᱤ ᱡᱟᱦᱟᱸ ᱠᱤᱪᱷᱩ ᱠᱟᱛᱷᱟ ᱠᱚᱭ ᱞᱟᱹᱭᱮᱫ ᱱᱚᱣᱟ ᱠᱟᱛᱷᱟ ᱛᱤᱱᱟᱹᱝ ᱥᱟᱹᱨᱤ ᱟᱨ ᱛᱤᱱᱟᱹᱝ ᱠᱷᱟᱹᱞᱤ ᱚᱱᱟ ᱠᱚᱫᱚ ᱱᱟᱜ ᱟᱯᱮ ᱜᱮᱯᱮ ᱵᱟᱲᱟᱭ ᱛᱟᱵᱚᱱᱟ ᱟᱨ ᱟᱡ ᱡᱟᱦᱟᱸ ᱛᱤᱱᱟᱹᱜ ᱵᱷᱤᱰᱤᱭᱳ ᱵᱮᱱᱟᱣ ᱟᱠᱟᱫ ᱯᱨᱚᱛᱮᱠᱴᱤ ᱵᱷᱤᱰᱤᱭᱳ ᱨᱮ ᱧᱮᱞ ᱛᱟᱭ ᱯᱮ ᱯᱟᱜᱽᱞᱤ ᱠᱩᱲᱤ ᱫᱚ ᱡᱚᱛᱚ ᱵᱮᱰ ᱞᱮᱝᱜᱩᱭᱮᱡᱽ ᱵᱮᱵᱷᱟᱨ ᱠᱟᱛᱮ ᱜᱮ ᱢᱮᱱ ᱟᱠᱟᱫᱼᱟ ᱟᱨ ᱚᱱᱟ ᱤᱫᱤ ᱠᱟᱛᱮ ᱜᱮ ᱵᱷᱤᱰᱤᱭᱳ ᱵᱮᱱᱟᱣ ᱟᱠᱟᱫᱼᱟ ᱛᱚ ᱵᱚᱭᱦᱟ ᱠᱚ ᱛᱮᱦᱮᱧ ᱱᱩᱭ ᱡᱟᱦᱟᱸ ᱯᱟᱜᱽᱞᱤ ᱠᱩᱲᱤ ᱞᱟᱹᱭ ᱠᱮᱫᱼᱟ ᱞᱚᱵᱚ ᱦᱟᱸᱥᱫᱟ ᱤᱫᱤ ᱠᱟᱛᱮ ᱡᱟᱦᱟᱸ ᱛᱤᱱᱟᱹᱜ ᱮᱞᱤᱜᱮᱥᱚᱱ ᱮ ᱞᱟᱜᱟᱣ ᱠᱮᱜᱼᱟ ᱱᱚᱣᱟ ᱠᱚᱫᱚ ᱥᱟᱹᱨᱤᱜᱮ ᱢᱮᱱ ᱨᱮᱱᱟᱜ ᱩᱪᱤᱛ ᱠᱟᱱᱟ ᱥᱮ ᱟᱨ ᱵᱟᱝ ᱢᱮᱱ ᱨᱮᱱᱟᱜ ᱩᱪᱤᱛ ᱠᱟᱱᱟ ᱱᱚᱣᱟ ᱫᱚ ᱱᱟᱜ ᱟᱯᱮ ᱜᱮ ᱠᱚᱢᱮᱱᱴ ᱠᱟᱛᱮ ᱞᱟᱹᱭ ᱛᱟᱵᱚᱱ ᱯᱮ ᱛᱚ ᱤᱧᱟᱹᱜ ᱩᱭᱦᱟᱹᱨ ᱛᱮᱫᱚ ᱱᱟᱜ ᱵᱟᱹᱲᱤᱡ ᱜᱮ ᱵᱩᱡᱷᱟᱹᱜ ᱠᱟᱱᱟ ᱠᱤᱱᱛᱩ ᱟᱯᱮ ᱚᱠᱟ ᱞᱮᱠᱟ ᱯᱮ ᱵᱩᱡᱷᱟᱹᱣ ᱟᱠᱟᱫ ᱛᱟᱵᱚᱱᱟ ᱟᱯᱮ ᱱᱤᱦᱟᱹᱛ ᱟᱯᱮᱭᱟᱜ ᱚᱯᱤᱱᱤᱭᱚᱱ ᱯᱮ ᱮᱢ ᱛᱟᱵᱚᱱᱟ ᱟᱨ ᱱᱤᱦᱟᱹᱛ ᱟᱯᱮ ᱱᱚᱣᱟ ᱪᱮᱱᱮᱞ ᱯᱮ ᱥᱟᱯᱳᱨᱴ ᱛᱟᱵᱚᱱᱟ ᱪᱮᱱᱮᱞ ᱯᱮ ᱥᱟᱵᱥᱠᱨᱟᱭᱤᱵ ᱛᱟᱵᱚᱱᱟ ᱞᱟᱭᱤᱠ ᱥᱮᱭᱟᱨ ᱟᱞᱚ ᱯᱮ ᱦᱤᱲᱤᱧ ᱛᱟᱵᱚᱱᱟ ᱛᱚ ᱵᱚᱭᱦᱟ ᱠᱚ ᱡᱟᱜᱮ ᱦᱩᱭ ᱟᱠᱟᱱ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫ ᱠᱟᱜ ᱠᱟᱱ ᱛᱟᱵᱚᱱᱟ ᱢᱩᱪᱟᱹᱫ ᱟᱨ ᱢᱤᱫᱴᱟᱝ ᱤᱧᱟᱹᱜ ᱚᱱᱩᱨᱳᱫᱷ ᱛᱟᱦᱮᱱ ᱠᱟᱱᱟ ᱱᱚᱜᱼᱚᱭ ᱯᱮ ᱧᱮᱞ ᱫᱟᱲᱮᱭᱟᱜ ᱠᱟᱱᱟ ᱥᱠᱨᱤᱱ ᱨᱮ ᱱᱚᱣᱟ ᱪᱮᱱᱮᱞ ᱠᱟᱹᱴᱤᱡ ᱥᱟᱯᱳᱨᱴ ᱛᱟᱵᱚᱱ ᱯᱮ ᱜᱚᱲᱚ ᱛᱟᱵᱚᱱ ᱯᱮ ᱱᱚᱣᱟ ᱦᱚᱸ ᱟᱵᱚᱣᱟᱜ ᱪᱮᱱᱮᱞ ᱠᱟᱱ ᱜᱮᱭᱟ ᱥᱟᱹᱨᱤᱜᱮ ᱡᱩᱫᱤ ᱟᱵᱚ ᱪᱮᱛᱟᱱ ᱨᱮ ᱫᱟᱭᱟ ᱫᱩᱞᱟᱹᱲ ᱢᱮᱱᱟᱜ ᱠᱷᱟᱱ ᱫᱚ ᱱᱤᱦᱟᱹᱛᱤ ᱟᱯᱮ ᱱᱚᱣᱟ ᱪᱮᱱᱮᱞ ᱯᱮ ᱥᱟᱯᱳᱨᱴ ᱛᱟᱵᱚᱱᱟ ᱥᱟᱵᱥᱠᱨᱟᱭᱤᱵ ᱛᱟᱵᱚᱱᱟ ᱞᱟᱭᱤᱠ ᱥᱮᱭᱟᱨ ᱡᱚᱛᱚᱣᱟᱜ ᱯᱮ ᱱᱚᱣᱟ ᱪᱮᱱᱮᱞ ᱨᱮᱦᱚᱸ ᱱᱟᱣᱟ ᱱᱟᱣᱟ ᱵᱷᱤᱰᱤᱭᱳ ᱠᱚᱱᱴᱮᱱᱴ ᱟᱹᱜᱩ ᱠᱟᱛᱮ ᱦᱤᱡᱩᱜ ᱛᱟᱵᱚᱱᱟ ᱟᱨ ᱟᱯᱮ ᱠᱚ ᱞᱟᱸᱫᱟ ᱦᱚᱪᱚ ᱯᱮᱭᱟ ᱨᱟᱹᱥᱠᱟᱹ ᱦᱚᱪᱚ ᱯᱮᱭᱟ ᱠᱩᱥᱤ ᱦᱚᱪᱚ ᱯᱮᱭᱟ ᱡᱚᱛᱚ ᱨᱚᱠᱚᱢ ᱦᱚᱪᱚ ᱯᱮᱭᱟ ᱤᱱᱡᱚᱭ ᱦᱚᱪᱚ ᱯᱮᱭᱟ ᱛᱚ ᱵᱚᱭᱦᱟ ᱠᱚ ᱛᱚ ᱱᱚᱣᱟ ᱵᱷᱤᱰᱤᱭᱳ ᱫᱚ ᱱᱚᱰᱮ ᱜᱤᱧ ᱢᱩᱪᱟᱹᱫ ᱛᱟᱵᱚᱱᱟ ᱢᱟ ᱮᱱᱠᱷᱟᱱ ᱢᱩᱪᱟᱹᱫ ᱨᱮ ᱵᱤᱫᱟᱹᱭ ᱮᱢᱟᱹᱧ ᱛᱟᱵᱚᱱ ᱯᱮ ᱤᱧ ᱯᱟᱦᱴᱟ ᱠᱷᱚᱱ ᱜᱚᱰᱟ ᱡᱚᱦᱟᱨ